ᱵᱤᱴᱤᱭᱟᱨ ᱥᱚᱨᱠᱟᱨ ᱨᱮ ᱟᱹᱭᱩᱨ ᱞᱮᱠᱟᱛᱮ ᱥᱮ ᱯᱨᱚᱢᱳᱫ ᱵᱚᱲᱚ ᱢᱚᱦᱟᱥᱚᱭ ᱟᱹᱭᱩᱨ ᱞᱮᱠᱟᱛᱮ ᱵᱤᱴᱤᱭᱟᱨ ᱨᱮ ᱯᱨᱟᱭ ᱪᱚᱞᱞᱤᱥᱴᱤ ᱥᱚᱢᱚᱥᱴᱤ ᱢᱮᱱᱟᱜ ᱯᱨᱚᱛᱮᱠᱴᱤ ᱥᱚᱢᱚᱥᱴᱤ ᱞᱟᱹᱜᱤᱫ ᱛᱮᱜᱮ ᱛᱮᱦᱮᱧ ᱚᱠᱚᱭ ᱠᱚᱫᱚ ᱵᱮᱱᱤᱯᱷᱤᱥᱤᱭᱟᱨᱤ ᱠᱟᱱᱟ ᱠᱚ ᱩᱱᱠᱩ ᱠᱚ ᱥᱟᱶᱛᱮ ᱢᱤᱫᱴᱮᱱ ᱢᱤᱴᱤᱝ ᱟᱨ ᱥᱟᱶᱛᱮ ᱛᱮᱦᱮᱧ ᱚᱠᱟᱴᱟᱜ ᱫᱚ ᱟᱨᱛᱷᱚ ᱥᱟᱢᱟᱡᱤᱠ ᱚᱠᱟ ᱞᱮᱠᱟᱛᱮ ᱩᱱᱱᱚᱛᱤ ᱦᱩᱭᱩᱜ ᱡᱟᱹᱨᱩᱲᱟ ᱞᱟᱦᱟᱱᱛᱤ ᱦᱩᱭᱩᱜ ᱡᱟᱹᱨᱩᱲᱟ ᱥᱮ ᱵᱚᱨᱛᱚᱢᱟᱱ ᱥᱚᱨᱠᱟᱨ ᱪᱮᱫ ᱪᱮᱫ ᱠᱚ ᱟᱥᱚᱱᱤ ᱮᱢᱚᱜ ᱠᱟᱱᱟ ᱟᱨ ᱪᱮᱫ ᱪᱮᱫ ᱠᱚ ᱟᱥᱚᱱᱮ ᱦᱟᱛᱟᱣ ᱟᱠᱟᱫᱟ ᱦᱤᱡᱩᱜ ᱠᱟᱱ ᱫᱤᱱ ᱨᱮ ᱟᱵᱚ ᱠᱚᱣᱟᱜ ᱚᱵᱚᱥᱛᱟ ᱪᱮᱫ ᱞᱮᱠᱟᱛᱮ ᱢᱚᱡᱚᱜ ᱛᱟᱵᱚᱱᱟ ᱱᱚᱣᱟ ᱠᱚ ᱵᱤᱥᱚᱭ ᱛᱮ ᱢᱤᱫᱴᱮᱱ ᱜᱟᱯᱟᱞᱢᱟᱨᱟᱣ ᱯᱨᱚᱛᱮᱠ ᱥᱚᱢᱚᱥᱛᱤ ᱨᱮ ᱫᱚᱦᱚᱭᱮᱫ ᱠᱟᱱᱟ ᱟᱨ ᱨᱟᱹᱥᱠᱟᱹ ᱵᱩᱡᱷᱟᱹᱜ ᱠᱟᱱᱟ ᱡᱮ ᱟᱭᱢᱟ ᱥᱚᱢᱚᱥᱛᱤ ᱨᱮ ᱦᱩᱭ ᱪᱩᱠᱟᱹᱣᱱᱟ ᱛᱮᱦᱮᱧ ᱥᱨᱤᱨᱟᱢᱯᱩᱨ ᱥᱚᱢᱚᱥᱛᱤ ᱨᱮᱦᱚᱸ ᱱᱚᱣᱟ ᱨᱮᱭᱟᱜ ᱜᱟᱯᱟᱞᱢᱟᱨᱟᱣ ᱛᱮᱦᱮᱧ ᱱᱚᱰᱮ ᱫᱚᱦᱚᱜ ᱠᱟᱱᱟ ᱟᱨ ᱱᱚᱣᱟ ᱜᱟᱯᱟᱞᱢᱟᱨᱟᱣ ᱨᱮ ᱛᱮᱦᱮᱧ ᱯᱨᱟᱭ ᱜᱮᱞ ᱦᱟᱡᱟᱨ ᱦᱚᱲ ᱥᱮ ᱵᱮᱱᱤᱯᱷᱤᱥᱤᱭᱟᱨᱤ ᱛᱮᱦᱮᱧ ᱱᱚᱰᱮ ᱠᱚ ᱥᱮᱴᱮᱨ ᱟᱠᱟᱱᱟ ᱟᱨ ᱱᱩᱠᱩᱣᱟᱜ ᱩᱯᱚᱥᱛᱷᱤᱛᱤ ᱨᱮ ᱛᱮᱦᱮᱧ ᱜᱟᱯᱟᱞᱢᱟᱨᱟᱣ ᱦᱩᱭᱩᱜ ᱠᱟᱱᱟ ᱡᱮ ᱱᱚᱣᱟ ᱥᱟᱲᱮ ᱪᱟᱨ ᱵᱚᱪᱷᱚᱨ ᱨᱮ ᱛᱮᱦᱮᱧ ᱵᱚᱱ ᱢᱮᱱ ᱠᱮᱭᱟ ᱠᱮᱱᱫᱨᱤᱭᱚ ᱥᱚᱨᱠᱟᱨ ᱥᱮᱱ ᱠᱷᱚᱱ ᱢᱟ ᱟᱥᱚᱱᱤ ᱢᱮᱱᱟᱜ ᱜᱮ ᱛᱮᱦᱮᱧ ᱟᱥᱟᱢ ᱥᱚᱨᱠᱟᱨ ᱴᱷᱮᱱ ᱦᱚᱸ ᱟᱥᱚᱱᱤ ᱢᱮᱱᱟᱜ ᱜᱮᱭᱟ ᱢᱮᱱᱠᱷᱟᱱ ᱮᱰᱤᱥᱚᱱᱟᱞ ᱵᱤᱴᱤᱟᱨ ᱥᱚᱨᱠᱟᱨ ᱯᱨᱚᱢᱳᱫᱽ ᱵᱚᱲᱚ ᱢᱟᱦᱟᱥᱚᱭ ᱟᱹᱭᱩᱨ ᱨᱮ ᱛᱮᱦᱮᱧ ᱪᱮᱫ ᱪᱮᱫ ᱠᱚ ᱟᱥᱚᱱᱤ ᱦᱟᱛᱟᱣ ᱮᱱᱟ ᱚᱠᱟ ᱥᱮᱫ ᱞᱮᱠᱟᱛᱮ ᱡᱩᱫᱟᱹ ᱡᱩᱫᱟᱹ ᱡᱟᱹᱛ ᱨᱮᱱ ᱡᱩᱫᱟᱹ ᱡᱩᱫᱟᱹ ᱫᱷᱚᱨᱚᱢ ᱨᱮᱱ ᱛᱮᱦᱮᱧ ᱵᱚᱱ ᱢᱮᱱ ᱠᱮᱭᱟ ᱵᱤᱴᱤᱟᱨ ᱨᱮ ᱢᱮᱱᱟᱜ ᱢᱚᱬᱮ ᱜᱚᱴᱮᱡ ᱡᱤᱞᱟᱹ ᱢᱚᱬᱮ ᱜᱚᱴᱮᱡ ᱡᱤᱞᱟᱹ ᱞᱟᱛᱟᱨ ᱨᱮ ᱢᱮᱱᱟᱜᱼᱟ ᱪᱚᱞᱞᱤᱥᱴᱤ ᱵᱤᱫᱷᱟᱱ ᱢᱟᱱᱮ ᱱᱚᱣᱟ ᱵᱤᱴᱤᱥᱤ ᱥᱚᱢᱚᱥᱴᱤ ᱱᱚᱣᱟ ᱪᱚᱞᱞᱤᱥᱴᱤ ᱵᱤᱴᱤᱥᱤ ᱥᱚᱢᱚᱥᱴᱤ ᱞᱟᱛᱟᱨ ᱨᱮ ᱯᱨᱟᱭ ᱢᱟᱱᱮ ᱪᱟᱨᱥᱚ ᱵᱤᱥ ᱴᱤ ᱵᱤᱥᱤ ᱰᱤᱥᱤ ᱟᱨᱦᱚᱸ ᱢᱮᱱᱟᱜᱼᱟ ᱟᱨ ᱱᱚᱣᱟ ᱪᱟᱨᱥᱚ ᱵᱤᱥ ᱴᱤ ᱵᱤᱥᱤ ᱰᱤᱥᱤ ᱞᱟᱛᱟᱨ ᱨᱮ ᱯᱨᱟᱭ ᱛᱤᱱ ᱦᱟᱡᱟᱨ ᱫᱩᱭᱥᱚ ᱴᱤ ᱵᱩᱛᱷ ᱢᱮᱱᱟᱜᱼᱟ ᱥᱮ ᱵᱷᱳᱴ ᱠᱮᱱᱫᱨᱚ ᱠᱚ ᱢᱮᱱᱟᱜᱼᱟ ᱱᱚᱣᱟ ᱠᱚ ᱯᱨᱚᱛᱮᱠ ᱴᱤ ᱞᱟᱛᱟᱨ ᱨᱮ ᱛᱤᱱᱟᱹᱜ ᱟᱛᱳ ᱠᱚ ᱢᱮᱱᱟᱜ ᱛᱤᱱᱟᱹᱜ ᱢᱟᱱᱮ ᱜᱷᱟᱨᱚᱸᱡᱽ ᱠᱚ ᱢᱮᱱᱟᱜ ᱪᱮᱫ ᱠᱚ ᱞᱟᱵᱷ ᱠᱚ ᱧᱟᱢᱮᱫ ᱠᱟᱱᱟ ᱵᱟᱠᱚ ᱧᱟᱢᱮᱫ ᱠᱟᱱᱟ ᱛᱮᱦᱮᱧ ᱟᱭᱢᱟ ᱚᱠᱛᱮ ᱨᱮ ᱱᱚᱝᱠᱟ ᱥᱚᱢᱚᱭ ᱨᱮ ᱦᱩᱭᱩᱜᱚᱜ ᱠᱟᱱᱟ ᱡᱮ ᱛᱤᱱ ᱨᱮ ᱟᱢ ᱦᱚᱲᱮᱢ ᱠᱩᱞᱤ ᱠᱚᱣᱟ ᱡᱮ ᱥᱚᱨᱠᱟᱨᱟᱜ ᱡᱟᱦᱟᱱᱟᱜ ᱥᱩᱵᱤᱫᱷᱟᱢ ᱧᱟᱢ ᱠᱟᱜᱼᱟ ᱥᱮ ᱵᱟᱝ ᱟᱫᱚ ᱦᱚᱭᱛᱳ ᱵᱷᱩᱞ ᱛᱮ ᱦᱚᱭᱛᱳ ᱵᱮᱵᱟᱰᱟᱭ ᱛᱮ ᱦᱚᱭᱛᱳ ᱠᱚ ᱨᱚᱲᱟ ᱡᱮ ᱪᱮᱫ ᱜᱮ ᱵᱟᱞᱮ ᱧᱟᱢ ᱠᱟᱜᱼᱟ ᱪᱮᱫ ᱦᱚᱸ ᱵᱟᱭ ᱮᱢ ᱠᱟᱜ ᱞᱮᱭᱟ ᱥᱚᱨᱠᱟᱨ ᱢᱮᱱᱠᱷᱟᱱ ᱛᱤᱨᱮᱢ ᱠᱩᱞᱤᱭᱮᱭᱟ ᱨᱮᱥᱚᱱ ᱠᱟᱨᱰ ᱢᱮᱱᱟᱜ ᱛᱟᱢ ᱜᱮᱭᱟ ᱟᱫᱚ ᱩᱱ ᱨᱮᱫᱚᱭ ᱢᱮᱱᱟ ᱦᱮᱸ ᱢᱮᱱᱟᱜ ᱜᱮᱭᱟ ᱛᱚ ᱚᱱᱟ ᱦᱚᱸ ᱡᱮ ᱥᱚᱨᱠᱟᱨᱟᱜ ᱡᱮ ᱢᱤᱫᱴᱮᱱ ᱟᱥᱚᱱᱤ ᱠᱟᱱ ᱚᱱᱟ ᱥᱮᱫ ᱛᱮ ᱪᱟᱣᱞᱮᱭ ᱧᱟᱢᱮᱫ ᱠᱟᱱ ᱚᱱᱟ ᱦᱚᱸ ᱦᱚᱭᱛᱳ ᱠᱚ ᱦᱤᱲᱤᱧᱫᱟ ᱟᱫᱚᱢ ᱠᱚ ᱟᱫᱚᱢ ᱠᱚ ᱯᱮᱱᱥᱚᱱ ᱮᱢ ᱧᱟᱢᱮᱫ ᱠᱟᱱ ᱜᱮᱭᱟ ᱦᱚᱭᱛᱳ ᱟᱫᱚᱢ ᱠᱚᱫᱚ ᱠᱚ ᱧᱟᱢᱮᱫ ᱠᱟᱱ ᱜᱮᱭᱟ ᱦᱮᱸ ᱟᱫᱚᱢ ᱠᱚ ᱚᱨᱩᱱᱳᱫᱚᱭ ᱠᱚ ᱧᱟᱢᱮᱫ ᱠᱟᱱ ᱜᱮᱭᱟ ᱟᱫᱚᱢ ᱠᱚ ᱥᱮᱞᱯ ᱦᱮᱞᱯ ᱜᱨᱩᱯ ᱦᱤᱥᱟᱹᱵ ᱛᱮᱠᱚ ᱧᱟᱢᱮᱫ ᱠᱟᱱᱟ ᱟᱫᱚᱢ ᱠᱚ ᱠᱨᱤᱥᱚᱠ ᱞᱮᱠᱟ ᱛᱮᱠᱚ ᱧᱟᱢᱮᱫ ᱠᱟᱱᱟ ᱟᱫᱚᱢ ᱠᱚ ᱪᱷᱟᱛᱨᱚ ᱪᱷᱟᱛᱨᱤ ᱞᱮᱠᱟ ᱛᱮᱞᱮ ᱮᱢᱟ ᱠᱚ ᱠᱟᱱᱟ ᱟᱨ ᱚᱱᱠᱟ ᱞᱮᱠᱟᱛᱮ ᱛᱮᱦᱮᱧ ᱵᱚᱱ ᱢᱮᱱ ᱠᱮᱭᱟ ᱱᱚᱣᱟ ᱵᱤᱴᱤ ᱟᱨ ᱥᱚᱨᱠᱟᱨᱟᱜ ᱟᱹᱭᱩᱨ ᱨᱮ ᱛᱮᱦᱮᱧ ᱵᱟᱝ ᱫᱚ ᱪᱟᱹᱥᱤᱭᱟᱹ ᱠᱚ ᱠᱷᱚᱱ ᱮᱦᱚᱵ ᱠᱟᱛᱮ ᱛᱮᱦᱮᱧ ᱛᱤᱱᱟᱹᱜ ᱡᱩᱣᱟᱹᱱ ᱠᱚᱲᱟ ᱠᱩᱲᱤ ᱠᱚ ᱢᱮᱱᱟᱜ ᱠᱚ ᱛᱮᱦᱮᱧ ᱛᱤᱱᱟᱹᱜ ᱜᱚᱜᱚ ᱠᱚ ᱢᱮᱱᱟᱜ ᱠᱚ ᱛᱮᱦᱮᱧ ᱛᱤᱱᱟᱹᱜ ᱚᱞᱚᱜ ᱯᱟᱲᱦᱟᱜ ᱠᱚᱲᱟ ᱠᱩᱲᱤ ᱠᱚ ᱢᱮᱱᱟᱜ ᱠᱚ ᱛᱤᱱᱟᱹᱜ ᱚᱠᱚᱭ ᱱᱚᱠᱨᱤ ᱪᱟᱹᱠᱨᱤ ᱵᱟᱠᱚ ᱧᱟᱢ ᱠᱟᱜ ᱩᱱᱠᱩ ᱠᱚ ᱞᱟᱹᱜᱤᱫ ᱠᱷᱚᱱ ᱮᱦᱚᱵ ᱠᱟᱛᱮ ᱠᱟᱹᱴᱤᱡ ᱜᱤᱫᱽᱨᱟᱹ ᱫᱷᱟᱹᱵᱤᱡ ᱟᱭᱢᱟ ᱟᱥᱚᱱᱤ ᱦᱟᱛᱟᱣ ᱠᱟᱱᱟ ᱮᱠᱮᱱ ᱠᱟᱛᱷᱟ ᱫᱚ ᱦᱩᱭᱱᱟ ᱟᱫᱚᱢ ᱦᱚᱲᱟᱜ ᱦᱚᱭᱛᱳ ᱵᱟᱰᱟᱭ ᱡᱚᱝ ᱟᱜ ᱵᱟᱹᱱᱩᱜᱼᱟ ᱟᱫᱚᱢ ᱦᱚᱲ ᱫᱚ ᱧᱟᱢ ᱠᱟᱛᱮ ᱦᱚᱸ ᱵᱟᱠᱚ ᱵᱟᱰᱟᱭᱟ ᱡᱮ ᱱᱚᱣᱟ ᱥᱚᱨᱠᱟᱨ ᱥᱮᱱ ᱠᱷᱚᱱ ᱞᱮ ᱧᱟᱢ ᱟᱠᱟᱫᱟ ᱛᱚ ᱚᱱᱟ ᱠᱟᱨᱚᱱ ᱛᱮ ᱱᱚᱣᱟ ᱢᱤᱫᱴᱮᱱ ᱥᱚᱡᱟᱜᱚᱛᱟ ᱥᱚᱵᱷᱟ ᱞᱮᱠᱟ ᱛᱟᱦᱮᱸ ᱠᱟᱱᱟ ᱢᱤᱫᱴᱮᱱ ᱢᱟᱱᱮ ᱡᱟᱜᱽᱣᱟᱨ ᱢᱤᱫᱴᱮᱱ ᱩᱱᱠᱩ ᱡᱮᱢᱚᱱ ᱠᱚ ᱵᱟᱰᱟᱭ ᱛᱤᱭᱟᱹᱜᱽ ᱱᱚᱣᱟ ᱵᱤᱥᱚᱭ ᱛᱮ ᱥᱮ ᱡᱮᱢᱚᱱ ᱩᱱᱠᱩ ᱠᱚᱴᱷᱮᱱ ᱵᱟᱰᱟᱭ ᱡᱚᱝᱟᱜ ᱛᱟᱦᱮᱱ ᱥᱚᱨᱠᱟᱨ ᱪᱮᱫ ᱮ ᱠᱟᱹᱢᱤᱭᱮᱫᱟ ᱵᱟᱭ ᱠᱟᱹᱢᱤᱭᱮᱫᱟ ᱟᱨ ᱥᱟᱶᱛᱮ ᱦᱤᱡᱩᱜ ᱠᱟᱱ ᱫᱤᱱ ᱨᱮ ᱥᱚᱨᱠᱟᱨ ᱪᱮᱫ ᱮ ᱦᱩᱫᱤᱥ ᱠᱟᱜᱼᱟ ᱪᱮᱫ ᱠᱚ ᱥᱩᱵᱤᱫᱷᱟ ᱟᱨᱦᱚᱸ ᱮᱢᱚᱜ ᱮ ᱢᱮᱱᱫᱟ ᱪᱮᱫ ᱞᱮᱠᱟᱛᱮ ᱟᱵᱚᱣᱟᱜ ᱴᱟᱠᱟ ᱯᱚᱭᱥᱟ ᱥᱮ ᱚᱨᱛᱷᱚᱱᱳᱭᱛᱤᱠ ᱚᱵᱚᱥᱛᱷᱟ ᱡᱮᱢᱚᱱ ᱢᱚᱡᱚᱜ ᱛᱟᱵᱚᱱ ᱚᱱᱟ ᱠᱚ ᱨᱮᱭᱟᱜ ᱪᱮᱫ ᱠᱚ ᱯᱚᱨᱤᱠᱚᱞᱯᱚᱱᱟᱭ ᱦᱟᱛᱟᱣ ᱠᱟᱜᱼᱟ ᱡᱚᱛᱚ ᱠᱟᱛᱷᱟ ᱛᱮᱦᱮᱧ ᱱᱚᱰᱮ ᱜᱟᱯᱟᱞᱢᱟᱨᱟᱣ ᱦᱩᱭᱩᱜ ᱠᱟᱱᱟ ᱟᱨ ᱱᱚᱣᱟ ᱠᱟᱛᱷᱟ ᱥᱮᱫ ᱞᱮᱠᱟᱛᱮ ᱡᱮᱢᱚᱱ ᱥᱟᱱᱟᱢ ᱦᱚᱲ ᱠᱚ ᱡᱮᱢᱚᱱ ᱠᱚ ᱟᱣᱫᱷᱟᱱᱚᱜ ᱛᱟᱵᱚᱱ ᱥᱮᱠᱚ ᱵᱟᱰᱟᱭ ᱡᱚᱝ ᱟᱨ ᱛᱮᱦᱮᱧ ᱯᱨᱚᱛᱮᱠᱴᱤ ᱡᱟᱹᱛ ᱛᱤᱱᱟᱹᱜ ᱱᱚᱰᱮ ᱢᱮᱱᱟᱜ ᱵᱚᱱ ᱦᱚᱲ ᱦᱚᱯᱚᱱ ᱠᱷᱚᱱ ᱮᱦᱚᱵ ᱠᱟᱛᱮᱫ ᱯᱨᱚᱛᱮᱠᱴᱤ ᱡᱟᱹᱛ ᱠᱚ ᱞᱟᱹᱜᱤᱫ ᱪᱮᱫ ᱮ ᱪᱤᱠᱟᱹᱭᱮᱫᱟ ᱡᱩᱫᱟᱹ ᱡᱩᱫᱟᱹ ᱫᱷᱚᱨᱚᱢ ᱨᱮ ᱢᱮᱱᱟᱜ ᱵᱚᱱᱟ ᱟᱵᱚ ᱠᱚ ᱞᱟᱹᱜᱤᱫ ᱪᱮᱫ ᱮ ᱪᱤᱠᱟᱹᱭᱮᱫᱟ ᱛᱚ ᱡᱚᱛᱚ ᱠᱚ ᱞᱟᱹᱜᱤᱫ ᱛᱮᱦᱮᱧ ᱱᱚᱣᱟ ᱥᱚᱨᱠᱟᱨ ᱮ ᱠᱟᱹᱢᱤᱭᱮᱫ ᱠᱟᱱᱟ ᱱᱚᱣᱟ ᱠᱚ ᱵᱤᱥᱚᱭ ᱛᱮᱜᱮ ᱵᱟᱰᱟᱭ ᱡᱚᱝ ᱥᱚᱵᱷᱟ ᱥᱮ ᱛᱮᱦᱮᱧ ᱱᱚᱣᱟ ᱠᱚ ᱥᱟᱶᱛᱮ ᱢᱤᱫᱴᱮᱱ ᱱᱚᱣᱟ ᱠᱚ ᱵᱤᱥᱚᱭ ᱛᱮ ᱜᱟᱯᱟᱞᱢᱟᱨᱟᱣ ᱢᱤᱫᱴᱮᱱ ᱥᱚᱵᱷᱟ ᱛᱮᱦᱮᱧ ᱱᱚᱰᱮ ᱫᱚᱦᱚ ᱟᱠᱟᱱᱟ ᱟᱭᱢᱟ ᱥᱟᱨᱦᱟᱣ